ᱫᱩᱞᱟᱹᱲᱤᱭᱟᱹ ᱜᱚᱜᱚ ᱵᱟᱵᱟ ᱟᱨ ᱵᱚᱭᱦᱟ ᱢᱤᱥᱨᱟ ᱠᱚ ᱡᱚᱛᱚ ᱠᱚ ᱡᱤᱥᱩ ᱢᱟᱨᱟᱝ ᱛᱮᱦᱮᱧᱟᱜ ᱵᱷᱟᱹᱜᱤ ᱥᱚᱢᱵᱟᱫ ᱫᱚ ᱱᱤᱴ ᱠᱟᱱᱟ ᱢᱟᱹᱛᱤᱭᱟᱜ ᱵᱷᱟᱹᱜᱤ ᱥᱚᱢᱵᱟᱫ ᱯᱚᱱᱨᱚ ᱦᱟᱹᱴᱤᱧ ᱮᱠᱩᱥ ᱠᱟᱹᱞᱤ ᱠᱷᱚᱱ ᱟᱴᱷᱟᱭᱤᱥ ᱠᱟᱹᱞᱤ ᱫᱷᱟᱹᱵᱤᱡ ᱟᱨ ᱵᱚᱦᱚᱜ ᱠᱟᱛᱷᱟ ᱫᱚ ᱚᱞ ᱠᱟᱱᱟ ᱠᱟᱱᱟᱱᱤ ᱢᱟᱡᱤᱣ ᱨᱮᱱ ᱦᱚᱯᱚᱱ ᱮᱨᱟᱛᱮ ᱵᱩᱜᱤ ᱚᱪᱚᱜ ᱡᱤᱥᱩ ᱫᱚ ᱚᱸᱰᱮ ᱠᱷᱚᱱ ᱵᱤᱫᱟᱹ ᱠᱟᱛᱮ ᱛᱤᱨᱚ ᱟᱨ ᱥᱤᱨᱚᱱ ᱴᱚᱴᱷᱟ ᱠᱚ ᱥᱮᱡ ᱮ ᱦᱮᱡ ᱮᱱᱟ ᱩᱱ ᱡᱚᱠᱷᱮᱡ ᱚᱱᱟ ᱴᱚᱴᱷᱟ ᱠᱷᱚᱱ ᱢᱤᱫᱴᱮᱱ ᱠᱟᱱᱟᱱᱤ ᱢᱟᱹᱡᱷᱤᱣ ᱚᱰᱚᱠ ᱦᱮᱡ ᱮᱱᱟ ᱟᱨ ᱦᱚᱦᱚ ᱟᱛᱮᱭᱮ ᱢᱮᱱ ᱠᱮᱫᱟ ᱮ ᱯᱨᱚᱵᱷᱩ ᱫᱟᱹᱣᱫᱽ ᱨᱮᱱ ᱦᱚᱯᱚᱱ ᱫᱟᱭᱟᱣᱟᱹᱧ ᱢᱮ ᱦᱚᱯᱚᱱ ᱮᱨᱟᱧ ᱫᱚ ᱵᱩᱛᱮ ᱡᱟᱯᱟᱲ ᱟᱠᱟᱣᱟᱫᱮᱭᱟ ᱟᱨ ᱟᱹᱰᱤᱭᱮ ᱥᱟᱥᱮᱛᱚᱜ ᱠᱟᱱᱟ ᱢᱮᱱᱠᱷᱟᱱ ᱡᱤᱥᱩ ᱫᱚ ᱢᱤᱫ ᱠᱟᱛᱷᱟ ᱦᱚᱸ ᱵᱟᱭ ᱨᱚᱲ ᱨᱩᱣᱟᱹᱲᱟᱫ ᱨᱚᱲ ᱨᱩᱣᱟᱹᱲ ᱟᱫᱮᱭᱟ ᱠᱷᱟᱱ ᱪᱮᱞᱟ ᱠᱚ ᱫᱚᱠᱚ ᱦᱮᱡ ᱥᱚᱨᱮᱱᱟ ᱟᱨ ᱠᱚ ᱱᱮᱦᱚᱨ ᱟᱫᱮᱭᱟ ᱟᱸᱡᱚᱢ ᱠᱟᱛᱟᱭ ᱢᱮ ᱮᱱᱛᱮ ᱟᱵᱚ ᱛᱟᱭᱚᱢ ᱛᱟᱭᱚᱢ ᱛᱮᱭᱮ ᱦᱚᱦᱚ ᱟᱹᱜᱩᱭᱮᱫᱟ ᱡᱤᱥᱩ ᱫᱚᱭ ᱨᱚᱲ ᱨᱩᱣᱟᱹᱲᱟᱫ ᱠᱚᱣᱟ ᱤᱧ ᱫᱚ ᱮᱠᱮᱱ ᱤᱥᱨᱟᱭᱮᱞ ᱜᱷᱟᱨᱚᱸᱡᱽ ᱠᱚᱨᱮᱱ ᱟᱫ ᱵᱤᱲᱤ ᱠᱚ ᱴᱷᱮᱱᱤᱧ ᱠᱳᱞ ᱚᱪᱚ ᱟᱠᱟᱱᱟ ᱢᱮᱱᱠᱷᱟᱱ ᱩᱱᱤ ᱢᱟᱡᱤᱣ ᱫᱚᱭ ᱦᱮᱡ ᱥᱚᱨᱮᱱᱟ ᱟᱨ ᱱᱚᱣᱟ ᱢᱮᱱ ᱠᱟᱛᱮᱭᱮ ᱥᱮᱣᱟᱣᱟᱫᱮᱭᱟ ᱮ ᱯᱨᱚᱵᱷᱩ ᱤᱧ ᱜᱚᱲᱚᱣᱟᱹᱧ ᱢᱮ ᱡᱤᱥᱩᱭᱮ ᱨᱚᱲ ᱨᱩᱣᱟᱹᱲ ᱠᱮᱫᱟ ᱜᱤᱫᱽᱨᱟᱹ ᱠᱚᱣᱟᱜ ᱯᱤᱴᱷᱟᱹ ᱦᱟᱛᱟᱣ ᱠᱟᱛᱮ ᱥᱮᱛᱟ ᱦᱚᱯᱚᱱ ᱞᱮᱵᱫᱟᱣᱟᱠᱚ ᱫᱚ ᱵᱟᱝ ᱴᱷᱤᱠᱟ ᱢᱟᱡᱤᱣᱮ ᱢᱮᱱ ᱠᱮᱫᱟ ᱦᱮᱸ ᱜᱮ ᱯᱨᱚᱵᱷᱩ ᱥᱟᱹᱨᱤᱭᱟᱜ ᱠᱟᱱ ᱜᱮᱭᱟ ᱢᱮᱱᱠᱷᱟᱱ ᱮᱱᱦᱚᱸ ᱥᱮᱛᱟ ᱦᱚᱯᱚᱱ ᱠᱚᱦᱚᱸ ᱪᱚᱝ ᱟᱠᱚᱨᱮᱱ ᱢᱟᱹᱞᱤᱠᱟᱜ ᱢᱮᱡᱽ ᱠᱷᱚᱱ ᱦᱤᱨᱤᱡ ᱯᱟᱹᱥᱤᱨᱟᱜ ᱥᱟᱹᱠᱲᱤ ᱠᱚ ᱡᱚᱢᱮᱫ ᱠᱟᱱ ᱜᱮ ᱠᱷᱟᱱ ᱜᱮ ᱡᱤᱥᱩ ᱫᱚ ᱩᱱᱤᱭᱮ ᱩᱱᱤ ᱟᱭᱳᱭᱮ ᱨᱚᱲ ᱨᱩᱣᱟᱹᱲ ᱟᱫᱮᱭᱟ, ᱮ ᱟᱭᱳ, ᱟᱢᱟᱜ ᱯᱟᱹᱛᱭᱟᱹᱣ ᱫᱚ ᱢᱟᱨᱟᱝ ᱜᱮᱛᱟᱢᱟ᱾ ᱟᱢᱮᱢ ᱢᱮᱱ ᱡᱚᱝ ᱠᱟᱱ ᱞᱮᱠᱟ ᱜᱮ ᱦᱳᱭᱳᱜ ᱛᱟᱢ ᱢᱟ᱾ ᱟᱨ ᱤᱱᱟᱹ ᱜᱷᱩᱲᱤ ᱨᱮᱜᱮ ᱢᱟᱹᱡᱤᱣ ᱨᱮᱱ ᱦᱚᱯᱚᱱ ᱮᱨᱟᱛ ᱫᱚᱭ ᱵᱩᱜᱤᱭᱮᱱᱟ᱾ ᱱᱚᱣᱟ ᱜᱮ ᱯᱨᱚᱵᱷᱚᱜ ᱵᱷᱟᱹᱜᱤ ᱥᱚᱢᱵᱟᱫ ᱫᱚ ᱛᱚᱵᱮ ᱫᱩᱞᱟᱹᱲᱤᱭᱟᱹ ᱜᱚᱜᱚ ᱵᱟᱵᱟ ᱟᱨ ᱵᱚᱭᱦᱟ ᱢᱤᱥᱨᱟ ᱠᱚ ᱛᱮᱦᱮᱧᱟᱜ ᱵᱷᱟᱹᱜᱤ ᱥᱚᱢᱵᱟᱫ ᱛᱮ ᱱᱩᱭ ᱢᱟᱹᱡᱷᱤ ᱟᱵᱚ ᱱᱚᱣᱟ ᱜᱮ ᱥᱤᱠᱷᱟᱹᱣᱱᱟᱭ ᱮᱢᱟᱵᱚᱱ ᱠᱟᱱᱟ ᱡᱮ ᱯᱟᱹᱛᱭᱟᱹᱣ ᱫᱚ ᱡᱟᱦᱟᱱ ᱡᱟᱹᱛ ᱥᱮ ᱡᱟᱦᱟᱱ ᱫᱷᱚᱨᱚᱢ ᱥᱮ ᱟᱵᱚᱣᱟᱜ ᱠᱟᱞᱟᱨ ᱥᱮ ᱚᱠᱟ ᱫᱤᱥᱚᱢ ᱨᱮᱱ ᱠᱟᱱᱟ ᱵᱚᱱ ᱪᱮᱫ ᱦᱚᱸ ᱵᱟᱭ ᱧᱮᱞᱟ ᱡᱮᱞᱮᱠᱟ ᱯᱨᱚᱵᱷᱩ ᱡᱤᱥᱩ ᱠᱨᱤᱥ ᱫᱚ ᱵᱟᱭᱵᱮᱞ ᱨᱮᱵᱚᱱ ᱟᱸᱡᱚᱢ ᱠᱮᱫᱟ ᱡᱮ ᱩᱱᱤ ᱫᱚ ᱮᱠᱮᱱ ᱤᱥᱨᱟᱭᱮᱞ ᱠᱚᱨᱮᱱ ᱟᱫ ᱵᱷᱤᱰᱤ ᱠᱚ ᱞᱟᱹᱜᱤᱫ ᱮ ᱠᱩᱞ ᱦᱚᱪᱚ ᱟᱠᱟᱱᱟ ᱮᱱ ᱨᱮᱦᱚᱸ ᱯᱨᱚᱵᱷᱩ ᱡᱤᱥᱩ ᱠᱨᱤᱥ ᱫᱚ ᱱᱩᱭ ᱢᱟᱡᱤᱣ ᱠᱮᱴᱮᱡ ᱯᱟᱹᱛᱭᱟᱹᱣ ᱟᱛᱮ ᱯᱨᱚᱵᱷᱩ ᱡᱤᱥᱩ ᱠᱨᱤᱥ ᱴᱷᱮᱱᱮ ᱱᱮᱦᱚᱨ ᱠᱮᱫ ᱛᱮ ᱯᱨᱚᱵᱷᱩ ᱡᱤᱥᱩ ᱠᱨᱤᱥ ᱫᱚ ᱩᱱᱤᱭᱟᱜ ᱱᱮᱦᱚᱨᱮ ᱟᱸᱡᱚᱢ ᱠᱮᱫᱟ ᱟᱨ ᱩᱱᱤ ᱨᱮᱱ ᱦᱚᱯᱚᱱ ᱮᱨᱟᱛᱮ ᱵᱩᱜᱤ ᱠᱮᱫᱮᱭᱟ ᱛᱚᱵᱮ ᱠᱨᱤᱥ ᱨᱮ ᱯᱟᱹᱛᱭᱟᱹᱣ ᱟᱠᱟᱱ ᱜᱚᱜᱚ ᱵᱟᱵᱟ ᱟᱨ ᱵᱚᱭᱦᱟ ᱢᱤᱥᱨᱟ ᱠᱚ ᱟᱵᱚ ᱦᱚᱸ ᱱᱩᱭ ᱢᱟᱡᱤᱣ ᱞᱮᱠᱟ ᱟᱵᱚ ᱦᱚᱸ ᱯᱨᱚᱵᱷᱩ ᱡᱤᱥᱩ ᱠᱨᱤᱥᱟᱜ ᱜᱚᱭᱚᱱ ᱨᱮ ᱥᱮ ᱩᱱᱤᱭᱟᱜ ᱠᱟᱛᱷᱟ ᱠᱚᱨᱮ ᱠᱮᱴᱮᱡ ᱯᱟᱹᱛᱭᱟᱹᱣ ᱛᱟᱦᱮᱱ ᱡᱟᱹᱨᱩᱲ ᱛᱟᱵᱚᱱᱟ ᱟᱨ ᱯᱨᱚᱵᱷᱩ ᱡᱤᱥᱩ ᱠᱨᱤᱥ ᱫᱚ ᱟᱵᱚᱣᱟᱜ ᱱᱮᱦᱚᱨ ᱠᱚ ᱱᱤᱦᱟᱹᱛᱮ ᱟᱸᱡᱚᱢ ᱛᱟᱵᱚᱱᱟ ᱛᱚᱵᱮ ᱛᱮᱦᱮᱧᱟᱜ ᱵᱷᱟᱹᱜᱤ ᱥᱚᱢᱵᱟᱫ ᱵᱟᱹᱲᱛᱤ ᱵᱟᱝ ᱜᱟᱞᱢᱟᱨᱟᱣ ᱠᱟᱛᱮ ᱱᱚᱰᱮ ᱜᱤᱧ ᱢᱩᱪᱟᱹᱫ ᱠᱮᱫᱟ ᱟᱨ ᱡᱚᱛᱚ ᱠᱚ ᱡᱤᱥᱩ ᱢᱟᱨᱟᱝ